ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱤᱧ ᱞᱟᱹᱭ ᱟᱯᱮᱭᱟ ᱡᱮ ᱯᱷᱨᱤ ᱯᱷᱟᱭᱟᱨ ᱨᱮ ᱯᱷᱮᱥᱵᱩᱠ ᱨᱮᱱᱟᱜ ᱟᱞᱟᱫᱟ ᱟᱞᱟᱫᱟ ᱟᱭᱰᱤ ᱛᱮ ᱢᱤᱫᱴᱮᱱ ᱯᱷᱳᱱ ᱨᱮᱜᱮ ᱪᱤᱠᱟᱹ ᱛᱮᱵᱚᱱ ᱞᱚᱜᱤᱱᱟ ᱛᱚ ᱚᱱᱟ ᱠᱷᱟᱹᱛᱤᱨ ᱛᱮ ᱟᱵᱚ ᱯᱷᱮᱥᱵᱩᱠ ᱨᱮᱱᱟᱜ ᱢᱟᱨᱟᱝ ᱮᱯᱥ ᱰᱟᱣᱩᱱᱞᱳᱰ ᱞᱟᱜᱟᱣ ᱵᱚᱱᱟ ᱯᱷᱮᱥᱵᱩᱠ ᱨᱮᱱᱟᱜ ᱵᱟᱨᱭᱟ ᱮᱯᱥ ᱛᱟᱦᱮᱱᱟ ᱢᱤᱫᱴᱮᱱ ᱞᱟᱭᱤᱴ ᱢᱤᱫᱴᱮᱱ ᱯᱷᱮᱥᱵᱩᱠ ᱞᱟᱹᱴᱩ ᱮᱯᱥ ᱡᱟᱦᱟᱸ ᱫᱚ ᱪᱷᱟᱯᱟᱱᱱᱚ ᱮᱢᱵᱤ ᱥᱮ ᱥᱟᱛᱟᱱᱱᱚ ᱮᱢᱵᱤ ᱚᱱᱟ ᱰᱟᱣᱩᱱᱞᱳᱰ ᱠᱟᱛᱮᱫ ᱤᱱᱥᱴᱚᱞ ᱠᱟᱛᱮᱫ ᱚᱱᱟᱨᱮ ᱟᱵᱚ ᱞᱚᱜᱤᱱ ᱞᱟᱜᱟᱣ ᱵᱚᱱᱟ ᱟᱵᱚ ᱯᱷᱮᱥᱵᱩᱠ ᱮᱠᱟᱣᱩᱱᱴ ᱛᱚ ᱞᱚᱜᱤᱱ ᱜᱮᱭᱟ ᱛᱚ ᱞᱚᱜᱽ ᱟᱣᱩᱴ ᱮᱫᱟᱹᱧ ᱛᱟᱨᱯᱚᱨᱮᱧ ᱞᱟᱹᱭ ᱟᱯᱮ ᱠᱟᱱᱟ ᱞᱚᱜᱽ ᱟᱣᱩᱴ ᱦᱩᱭᱮᱱᱟ ᱯᱩᱭᱞᱩ ᱨᱮᱫᱚ ᱱᱤᱝᱠᱟᱹ ᱛᱟᱦᱮᱱᱟ ᱛᱚ ᱯᱩᱭᱞᱩ ᱨᱮᱫᱚ ᱞᱚᱜᱽ ᱞᱚᱜᱽ ᱤᱱᱴᱩ ᱟᱱᱟᱫᱟᱨ ᱮᱠᱟᱣᱩᱱᱴ ᱱᱤᱝᱠᱟᱹ ᱚᱞ ᱛᱟᱦᱮᱱᱟ ᱱᱚᱜᱼᱚᱭ ᱱᱤᱝᱠᱟᱹ ᱦᱳᱭ ᱱᱚᱝᱠᱟ ᱨᱟᱠᱟᱵᱼᱟ ᱡᱩᱫᱤ ᱮᱠᱫᱚᱢ ᱜᱮ ᱯᱩᱭᱞᱩ ᱛᱟᱦᱮᱱᱟ ᱛᱟᱦᱚᱞᱮ ᱱᱤᱝᱠᱟᱹ ᱨᱟᱠᱟᱵᱼᱟ ᱛᱚ ᱵᱮᱠ ᱮᱫᱟᱹᱧ ᱛᱟᱨᱯᱚᱨ ᱯᱮ ᱧᱮᱞ ᱮᱫᱟ ᱡᱩᱫᱤ ᱞᱚᱜᱽ ᱤᱱ ᱛᱟᱦᱮᱱ ᱛᱟᱯᱮᱭᱟ ᱛᱟᱦᱚᱞᱮ ᱱᱤᱱᱟᱹᱜ ᱜᱟᱱ ᱮᱠᱟᱣᱩᱱᱴ ᱯᱮ ᱧᱮᱞ ᱮᱫᱟ ᱤᱧᱟᱹᱜ ᱥᱩᱫᱚᱨᱥᱚᱱ ᱵᱮᱥᱨᱟ ᱚᱯᱩᱨᱵᱚ ᱵᱮᱥᱨᱟ ᱨᱟᱦᱩᱞ ᱦᱮᱢᱵᱨᱚᱢ ᱥᱩᱦᱟᱥ ᱢᱩᱨᱢᱩ ᱚᱡᱚᱭ ᱵᱷᱟᱭ ᱱᱤᱝᱠᱟᱹ ᱛᱚ ᱚᱱᱟ ᱠᱷᱟᱹᱛᱤᱨ ᱱᱤᱝᱠᱟᱹ ᱠᱟᱛᱮᱫ ᱡᱩᱫᱤ ᱟᱨᱚ ᱱᱟᱣᱟᱱᱟᱜ ᱮᱠᱟᱣᱩᱱᱴ ᱯᱮ ᱤᱭᱟᱹᱭᱟ ᱥᱮ ᱯᱷᱮᱥᱵᱩᱠ ᱯᱮ ᱞᱚᱜᱤᱱᱟ ᱚᱱᱟ ᱠᱷᱟᱹᱛᱤᱨ ᱞᱚᱜᱤᱱ ᱤᱱᱴᱩ ᱟᱱᱟᱫᱟᱨ ᱮᱠᱟᱣᱩᱱᱴ ᱨᱮ ᱴᱮᱯ ᱠᱟᱛᱮ ᱱᱚᱰᱮ ᱟᱯᱮᱭᱟᱜ ᱯᱷᱳᱱ ᱱᱟᱢᱵᱟᱨ ᱛᱟᱨᱯᱚᱨ ᱯᱟᱥᱚᱣᱟᱨᱰ ᱮᱢ ᱠᱟᱛᱮ ᱞᱚᱜᱤᱱ ᱞᱟᱜᱟᱣ ᱟᱯᱮᱭᱟ ᱛᱚᱵᱮ ᱠᱷᱟᱡ ᱜᱮ ᱟᱯᱮᱭᱟᱜ ᱱᱤᱝᱠᱟᱹ ᱧᱩᱛᱩᱢ ᱦᱤᱡᱩᱜᱼᱟ ᱪᱮᱛᱟᱱ ᱨᱮ ᱡᱟᱦᱟᱸ ᱞᱮᱠᱟ ᱦᱮᱡ ᱟᱠᱟᱱ ᱛᱚ ᱯᱩᱭᱞᱩ ᱨᱤᱧ ᱳᱯᱮᱱ ᱮᱫᱟ ᱥᱩᱫᱚᱨᱥᱚᱱ ᱵᱮᱥᱨᱟ ᱱᱚᱣᱟ ᱛᱤᱧ ᱴᱮᱯ ᱠᱮᱫᱟ ᱛᱚ ᱞᱚᱜᱤᱱ ᱦᱩᱭᱮᱱ ᱛᱤᱧᱟᱹ ᱯᱟᱥᱚᱣᱟᱨᱰ ᱠᱚᱫᱚ ᱮᱢ ᱠᱚᱨᱟ ᱜᱮ ᱛᱟᱦᱮᱸ ᱠᱟᱱᱟ ᱥᱮᱵᱷ ᱠᱚᱨᱟ ᱜᱮ ᱛᱟᱦᱮᱸ ᱠᱟᱱᱟ ᱛᱚ ᱱᱤᱛᱚᱜ ᱫᱚ ᱨᱤᱥᱮᱱᱴ ᱵᱟᱴᱚᱱ ᱨᱮ ᱠᱞᱤᱠ ᱠᱟᱛᱮ ᱯᱷᱨᱤ ᱯᱷᱟᱭᱟᱨ ᱨᱤᱧ ᱵᱚᱞᱚᱜ ᱠᱟᱱᱟ

ᱞᱚᱜᱽ ᱟᱣᱩᱴ ᱞᱟᱜᱟᱣ ᱠᱟᱛᱮ ᱟᱨᱚ ᱱᱤᱝᱠᱟᱹ ᱟᱵᱚᱣᱟᱜ ᱦᱤᱡᱩᱜᱼᱟ ᱛᱟᱨᱯᱚᱨ ᱞᱚᱜᱤᱱ ᱤᱱᱴᱩ ᱟᱱᱟᱫᱟᱨ ᱮᱠᱟᱣᱩᱱᱴ ᱨᱮ ᱠᱞᱤᱠ ᱠᱟᱛᱮ ᱟᱵᱚ ᱯᱷᱳᱱ ᱱᱟᱢᱵᱟᱨ ᱟᱨ ᱤᱢᱮᱞ ᱯᱷᱳᱱ ᱱᱟᱢᱵᱟᱨ ᱵᱟᱠᱷᱟᱡ ᱤᱢᱮᱞ ᱟᱨ ᱯᱟᱥᱚᱣᱟᱨᱰ ᱮᱢ ᱠᱟᱛᱮ ᱞᱚᱜᱤᱱ ᱞᱟᱜᱟᱣ ᱵᱚᱱᱟ ᱛᱟᱨᱯᱚᱨ ᱫᱚᱥᱟᱨ ᱨᱤᱧ ᱞᱚᱜᱤᱱ ᱫᱟ ᱚᱯᱩᱨᱵᱚ ᱵᱮᱥᱨᱟ ᱱᱚᱣᱟ ᱨᱮᱱᱟᱜ ᱯᱟᱥᱚᱣᱟᱨᱰ ᱦᱚᱸ ᱥᱮᱵᱷ ᱠᱚᱨᱟ ᱜᱮᱭᱟ ᱚᱱᱟ ᱠᱷᱟᱹᱛᱤᱨ ᱛᱮ ᱧᱮᱞ ᱞᱮᱫᱟ ᱯᱮ ᱟᱡ ᱛᱮᱜᱮ ᱦᱤᱡᱩᱜ ᱠᱟᱱᱟ ᱛᱚ ᱯᱟᱥᱚᱣᱟᱨᱰ ᱱᱚᱣᱟ ᱨᱮᱱᱟᱜ ᱤᱧ ᱮᱢᱟᱜ ᱠᱟᱱᱟ ᱯᱟᱥᱚᱣᱟᱨᱰ ᱮᱢ ᱦᱩᱭᱱᱟ ᱞᱚᱜᱤᱱ ᱨᱤᱧ ᱠᱞᱤᱠ ᱠᱮᱫᱟ ᱯᱷᱮᱥᱵᱩᱠ ᱞᱚᱜᱤᱱ ᱮᱱᱟ ᱧᱮᱞ ᱮᱫᱟᱯᱮ ᱛᱚ ᱱᱤᱛᱚᱜ ᱫᱚ ᱟᱨᱚ ᱯᱷᱨᱤ ᱯᱷᱟᱭᱟᱨ ᱨᱤᱧ ᱵᱚᱞᱚᱜ ᱠᱟᱱᱟ ᱛᱟᱨᱯᱚᱨ ᱥᱟᱭᱤᱱ ᱤᱱ ᱩᱭᱤᱛᱷ ᱯᱷᱮᱥᱵᱩᱠ ᱨᱮ ᱠᱞᱤᱠ ᱞᱟᱜᱟᱣᱤᱧᱟᱹ ᱛᱚ ᱠᱷᱟᱡ ᱜᱮ ᱯᱷᱨᱤ ᱯᱷᱟᱭᱟᱨ ᱞᱚᱜᱤᱱᱚᱜᱼᱟ ᱛᱚ ᱧᱮᱞ ᱮᱫᱟᱯᱮ ᱱᱤᱛᱚᱜ ᱫᱚ ᱮᱴᱟᱜ ᱨᱚᱠᱚᱢ ᱦᱮᱡ ᱠᱟᱱᱟ ᱛᱚ ᱴᱮᱯ ᱠᱞᱤᱠ ᱠᱮᱫᱟ ᱛᱟᱨᱯᱚᱨ ᱯᱨᱚᱯᱷᱟᱭᱤᱞ ᱨᱮᱧ ᱠᱞᱤᱠ ᱠᱮᱫᱟ ᱯᱷᱮᱥᱵᱩᱠ ᱯᱨᱚᱯᱷᱟᱭᱤᱞ ᱨᱮ ᱡᱚᱛᱚᱧ ᱠᱟᱴᱟᱣ ᱠᱮᱫᱟ ᱧᱮᱞ ᱮᱫᱟ ᱯᱮ ᱦᱮᱡ ᱟᱠᱟᱱᱟ ᱤᱧᱟᱹᱜ ᱧᱩᱛᱩᱢ ᱠᱚ ᱧᱩᱛᱩᱢ ᱮᱢ ᱮᱥ ᱴᱤ ᱢᱟᱥᱴᱟᱨ ᱱᱤᱝᱠᱟᱹ ᱚᱞ ᱦᱮᱱᱟᱜᱼᱟ ᱥᱩᱫᱩ ᱮᱢ ᱢᱚᱛᱚ ᱜᱮ ᱧᱮᱞᱚᱜ ᱠᱟᱱᱟ ᱚᱱᱟ ᱠᱷᱟᱹᱛᱤᱨ ᱛᱮ ᱜᱚᱴᱟ ᱧᱩᱛᱩᱢ ᱫᱚ ᱵᱟᱹᱧ ᱩᱫᱩᱜ ᱟᱯᱮ ᱠᱟᱱᱟ ᱛᱚ ᱱᱤᱝᱠᱟᱹ ᱠᱟᱛᱮᱫ ᱟᱵᱚ ᱟᱞᱟᱫᱟ ᱟᱞᱟᱫᱟ ᱟᱞᱟᱫᱟ ᱯᱷᱮᱥᱵᱩᱠ ᱮᱠᱟᱣᱩᱱᱴ ᱛᱮᱵᱚᱱ ᱞᱚᱜᱽ ᱤᱱ ᱫᱟᱲᱮᱭᱟᱜᱼᱟ ᱯᱷᱨᱤ ᱯᱷᱟᱭᱟᱨ ᱚᱱᱟ ᱦᱚᱸ ᱵᱨᱟᱣᱡᱟᱨ ᱨᱮ ᱟᱨ ᱵᱟᱠᱷᱟᱱ ᱯᱷᱮᱥᱵᱩᱠ ᱨᱮᱱᱟᱜ ᱢᱟᱨᱟᱝ ᱮᱯᱥ ᱞᱟᱭᱤᱴ ᱨᱮᱫᱚ ᱵᱟᱭ ᱠᱟᱹᱢᱤᱭᱟ ᱛᱚ ᱱᱤᱝᱠᱟᱹ ᱠᱟᱛᱮ ᱟᱵᱟᱨ ᱯᱷᱮᱥᱵᱩᱠ ᱛᱮ ᱯᱷᱨᱤ ᱯᱷᱟᱭᱟᱨ ᱵᱚᱱ ᱞᱚᱜᱤᱱ ᱫᱟᱲᱮᱭᱟᱜᱼᱟ ᱛᱚ ᱵᱷᱤᱰᱭᱳ ᱫᱚ ᱱᱚᱰᱮ ᱜᱮ ᱢᱩᱪᱟᱹᱫᱚᱜ ᱠᱟᱱᱟ ᱫᱚᱥᱟᱨ ᱵᱷᱤᱰᱭᱳ ᱛᱟᱦᱮᱱᱟ ᱯᱷᱮᱥᱵᱩᱠ ᱨᱮᱱᱟᱜ ᱚᱠᱟ ᱠᱚ ᱪᱮᱫ ᱠᱟᱱᱟ ᱯᱷᱮᱥᱵᱩᱠ ᱨᱮᱱᱟᱜ ᱫᱚ ᱵᱟᱝ ᱯᱷᱨᱤ ᱯᱷᱟᱭᱟᱨ ᱨᱮᱱᱟᱜ ᱚᱠᱟ ᱠᱚ ᱪᱮᱫ ᱠᱟᱱᱟ ᱚᱱᱟᱧ ᱞᱟᱹᱭ ᱟᱯᱮᱭᱟ